ᱛᱮᱦᱮᱧ ᱫᱚ ᱵᱨᱮᱰ ᱪᱚᱯ ᱵᱚᱱ ᱵᱮᱱᱟᱣ ᱞᱮᱜᱮ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱤᱭᱩᱴᱤᱭᱩᱵᱽ ᱪᱮᱱᱮᱞ ᱨᱮ ᱯᱨᱮᱥᱟᱨ ᱠᱩᱠᱟᱨ ᱨᱮ ᱟᱞᱩ ᱵᱚᱱ ᱫᱚᱦᱚ ᱠᱮᱫᱟ ᱟᱨ ᱫᱟᱜ ᱵᱚᱱ ᱫᱩᱞ ᱟᱫᱟ ᱱᱤᱛᱚᱜ ᱫᱚ ᱰᱷᱟᱠᱱᱟ ᱵᱚᱱ ᱞᱟᱜᱟᱣᱟᱜᱼᱟ ᱯᱮ ᱫᱷᱟᱣ ᱜᱟᱱ ᱵᱚᱱ ᱥᱤᱴᱤ ᱚᱪᱚᱣᱟᱜᱼᱟ ᱟᱨ ᱟᱹᱞᱩ ᱵᱚᱱ ᱞᱟᱹᱵᱤᱫ ᱚᱪᱚᱭᱟ ᱯᱨᱮᱥᱟᱨ ᱠᱩᱠᱟᱨ ᱠᱷᱚᱱ ᱟᱹᱞᱩ ᱫᱚᱵᱚᱱ ᱚᱣᱟᱨ ᱮᱫᱟ ᱱᱚᱣᱟ ᱵᱟᱹᱴᱤ ᱨᱮ ᱡᱚᱛᱚ ᱵᱚᱱ ᱩᱪᱟᱹᱲ ᱠᱮᱫᱟ ᱵᱚᱞᱚᱜ ᱠᱟᱱᱟ ᱢᱟᱱᱮ ᱞᱟᱹᱵᱤᱫ ᱟᱠᱟᱱ ᱜᱮᱭᱟ ᱪᱚᱠᱟᱜ ᱵᱚᱱ ᱪᱷᱟᱰᱟᱣ ᱞᱮᱜᱮ ᱟᱹᱞᱩ ᱫᱚ ᱪᱷᱩᱞᱟᱹᱣ ᱵᱟᱲᱟ ᱠᱟᱛᱮ ᱱᱚᱣᱟ ᱛᱮᱵᱚᱱ ᱤᱭᱟᱹᱭᱮᱫᱟ ᱛᱩᱠᱩᱡ ᱮᱫᱟ ᱛᱩᱠᱩᱡ ᱞᱮᱜᱮ ᱵᱚᱱ ᱢᱚᱡᱽ ᱛᱮᱵᱚᱱ ᱥᱤᱯᱤ ᱞᱮᱜᱮ ᱟᱹᱞᱩ ᱫᱚ ᱢᱚᱡᱽ ᱠᱷᱚᱡ ᱛᱮᱵᱚᱱ ᱛᱩᱠᱩᱡ ᱠᱮᱫᱟ ᱱᱤᱛᱚᱜ ᱫᱚ ᱟᱫᱟ ᱞᱮᱠᱟ ᱵᱩᱞᱩᱝ ᱵᱚᱱ ᱞᱟᱜᱟᱣᱟᱜ ᱜᱮ ᱟᱨᱚ ᱢᱚᱡᱽ ᱠᱷᱚᱡ ᱛᱮᱵᱚᱱ ᱥᱤᱯᱤ ᱡᱩᱛ ᱞᱮᱜᱮ ᱟᱹᱞᱩ ᱨᱮ ᱢᱚᱡᱽ ᱚᱠᱚᱡ ᱛᱮ ᱵᱩᱞᱩᱝ ᱫᱚᱵᱚᱱ ᱥᱤᱯᱤ ᱢᱮᱥᱟ ᱠᱮᱫᱟ ᱠᱚᱨᱦᱟᱭ ᱫᱚ ᱜᱮᱥ ᱨᱮᱵᱚᱱ ᱫᱷᱤᱯᱟᱹ ᱦᱚᱪᱚ ᱟᱠᱟᱫᱟ ᱥᱩᱱᱩᱢ ᱵᱚᱱ ᱫᱩᱞᱟᱜ ᱠᱟᱱᱟ ᱥᱩᱱᱩᱢ ᱫᱚ ᱞᱚᱞᱚᱭᱮᱱ ᱛᱟᱵᱚᱱᱟ ᱯᱟᱸᱪ ᱯᱷᱚᱲᱚᱱ ᱟᱨ ᱨᱟᱸᱫᱷᱩᱱᱤ ᱵᱚᱱ ᱠᱷᱟᱸᱡᱚᱭᱮᱫᱟ ᱯᱷᱚᱲᱚᱱ ᱠᱚ ᱮᱢ ᱵᱟᱲᱟ ᱠᱟᱛᱮ ᱜᱮ ᱱᱚᱰᱮ ᱯᱮᱸᱭᱟᱡᱽ ᱟᱨ ᱢᱟᱹᱨᱤᱪ ᱵᱚᱱ ᱜᱮᱫ ᱞᱮᱫᱟ ᱚᱱᱟ ᱵᱚᱱ ᱠᱷᱟᱸᱡᱚᱭᱮᱫᱟ ᱯᱮᱸᱭᱟᱡᱽ ᱢᱟᱹᱨᱤᱪ ᱠᱷᱟᱸᱡᱚ ᱠᱟᱛᱮ ᱱᱚᱝᱠᱟ ᱵᱚᱱ ᱜᱷᱟᱱᱴᱟ ᱧᱚᱜ ᱮᱫᱟ ᱟᱨ ᱛᱷᱚᱲᱟ ᱵᱚᱱ ᱵᱷᱟᱡᱟ ᱧᱚᱜ ᱦᱚᱪᱚᱣᱟᱜᱼᱟ ᱯᱮᱸᱭᱟᱡᱽ ᱢᱟᱹᱨᱤᱪ ᱫᱚ ᱵᱷᱟᱡᱟᱭᱮᱱ ᱛᱟᱵᱚᱱᱟ ᱱᱤᱛᱚᱜ ᱫᱚ ᱡᱟᱦᱟᱸ ᱵᱚᱱ ᱥᱤᱯᱤ ᱞᱮᱫᱟ ᱟᱹᱞᱩ ᱵᱩᱞᱩᱝ ᱥᱟᱶ ᱚᱱᱟ ᱵᱚᱱ ᱠᱷᱟᱸᱡᱚᱭᱟ ᱟᱹᱞᱩ ᱠᱷᱟᱸᱡᱚ ᱠᱟᱛᱮ ᱢᱚᱡᱽ ᱚᱠᱚᱡ ᱛᱮᱵᱚᱱ ᱠᱚᱥᱟᱣ ᱧᱚᱜᱟ ᱵᱷᱟᱡᱟ ᱧᱚᱜ ᱟᱵᱚᱱ ᱱᱚᱣᱟ ᱯᱮᱸᱭᱟᱡᱽ ᱥᱟᱶ ᱢᱚᱡᱽ ᱚᱠᱚᱡ ᱛᱮᱵᱚᱱ ᱵᱷᱟᱡᱟ ᱧᱚᱜ ᱞᱮᱜᱮ ᱟᱹᱞᱩ ᱫᱚ ᱢᱚᱡᱽ ᱚᱠᱚᱡ ᱛᱮᱵᱚᱱ ᱵᱷᱟᱡᱟ ᱧᱚᱜ ᱠᱮᱫᱟ ᱟᱨ ᱠᱚᱲᱦᱟᱭ ᱨᱮᱵᱚᱱ ᱠᱚᱥᱟᱣ ᱧᱚᱜ ᱠᱮᱫᱟ ᱦᱩᱭ ᱠᱟᱱ ᱛᱟᱵᱚᱱᱟ ᱱᱤᱛᱚᱜ ᱫᱚᱵᱚᱱ ᱟᱬᱜᱚᱭᱟ ᱡᱟᱦᱟᱸ ᱵᱟᱹᱴᱤ ᱨᱮ ᱟᱹᱞᱩ ᱵᱚᱱ ᱥᱤᱯᱤ ᱞᱮᱫᱟ ᱚᱱᱟ ᱨᱮᱜᱮ ᱵᱚᱱ ᱫᱚᱦᱚ ᱦᱟᱛᱟᱲ ᱮᱫᱟ ᱡᱚᱛᱚ ᱟᱹᱞᱩ ᱵᱷᱟᱡᱟ ᱫᱚ ᱱᱚᱣᱟ ᱨᱮᱵᱚᱱ ᱫᱚᱦᱚ ᱠᱟᱫᱟ ᱵᱟᱹᱴᱤ ᱨᱮ ᱵᱨᱮᱰ ᱵᱚᱱ ᱦᱟᱛᱟᱣ ᱠᱟᱫᱟ ᱯᱷᱨᱟᱭᱤᱝ ᱯᱮᱱ ᱵᱚᱱ ᱞᱚᱞᱚ ᱠᱮᱫᱟ ᱟᱨ ᱱᱚᱣᱟ ᱠᱚ ᱵᱨᱮᱰ ᱡᱟᱦᱟᱸ ᱠᱚ ᱢᱮᱱᱟᱜᱼᱟ ᱱᱟᱥᱮ ᱱᱟᱥᱮ ᱵᱚᱱ ᱥᱮᱠᱟᱣ ᱧᱚᱜ ᱞᱮᱜᱮ ᱫᱷᱩᱣᱟᱹᱜ ᱠᱟᱱᱟ ᱫᱚᱢᱮ ᱦᱟᱞᱠᱟ ᱦᱟᱞᱠᱟ ᱵᱚᱱ ᱥᱮᱠᱟᱣᱟ ᱦᱟᱱᱟ ᱥᱟ ᱵᱚᱱ ᱩᱞᱴᱟᱹᱣ ᱮᱫᱟ ᱚᱱᱠᱟ ᱱᱟᱥᱮ ᱱᱟᱥᱮ ᱨᱚᱝᱜᱚ ᱧᱚᱜ ᱮᱱ ᱛᱟᱵᱚᱱᱟ ᱵᱟᱹᱜᱤ ᱚᱴᱚᱣᱟᱜ ᱛᱟᱦᱮᱸ ᱠᱟᱹᱱᱟᱹᱧ ᱚᱪᱚᱜ ᱠᱟᱜ ᱠᱟᱱᱟ ᱵᱚᱱ ᱡᱚᱛᱚ ᱵᱚᱱ ᱥᱮᱠᱟᱣ ᱥᱟᱹᱛ ᱞᱮᱜᱮ ᱱᱚᱣᱟ ᱠᱚᱦᱚᱸ ᱚᱱᱠᱟ ᱵᱚᱱ ᱩᱞᱴᱟᱹᱣᱟᱜ ᱠᱟᱱᱟ ᱚᱪᱚᱜ ᱠᱟᱜ ᱠᱟᱱᱟ ᱵᱚᱱ ᱱᱚᱰᱮ ᱠᱷᱚᱱ ᱫᱚ ᱡᱚᱛᱚ ᱵᱨᱮᱰ ᱵᱚᱱ ᱥᱮᱠᱟᱣ ᱥᱟᱹᱛ ᱠᱮᱫᱟ ᱚᱱᱠᱟ ᱠᱟᱹᱢᱪᱤ ᱵᱷᱟᱵᱽ ᱜᱮ ᱥᱮᱠᱟᱣ ᱥᱟᱹᱛ ᱠᱟᱫᱟ ᱵᱚᱱ ᱮᱸᱰᱮᱠᱷᱟᱱ ᱡᱚᱢ ᱥᱚᱢᱚᱭ ᱢᱚᱡᱽ ᱜᱮ ᱟᱹᱭᱠᱟᱹᱜᱼᱟ ᱠᱟᱹᱨᱩᱪ ᱵᱷᱟᱵᱽ ᱡᱚᱛᱚ ᱵᱨᱮᱰ ᱨᱮ ᱟᱹᱞᱩ ᱵᱚᱱ ᱞᱟᱜᱟᱣᱟᱜ ᱜᱮ ᱱᱚᱝᱠᱟ ᱵᱚᱱ ᱞᱟᱜᱟᱣ ᱮᱫᱟ ᱟᱨ ᱱᱚᱣᱟ ᱪᱚᱴ ᱨᱮ ᱟᱨ ᱢᱤᱫᱴᱟᱝ ᱱᱚᱝᱠᱟ ᱵᱚᱱ ᱫᱚᱦᱚᱣᱟᱜᱼᱟ ᱦᱩᱭᱮᱱ ᱛᱟᱵᱚᱱᱟ ᱫᱚ ᱥᱚᱵ ᱥᱚᱢᱚᱭ ᱮᱠᱷᱮᱱ ᱵᱨᱮᱰ ᱵᱟᱴᱟᱨ ᱠᱤ ᱮᱠᱷᱮᱱ ᱵᱨᱮᱰ ᱥᱮᱠᱟ ᱦᱚᱸ ᱵᱷᱟᱹᱞᱤ ᱵᱟᱝ ᱵᱩᱡᱷᱟᱹᱜᱼᱟ ᱢᱟᱡᱷᱮ ᱢᱚᱫᱽᱫᱷᱮ ᱱᱚᱝᱠᱟ ᱵᱚᱫᱚᱞ ᱦᱩᱭᱩᱜᱼᱟ ᱢᱚᱪᱟ ᱨᱮᱱᱟᱜ ᱴᱮᱥᱴ ᱦᱚᱸ ᱛᱷᱚᱲᱟ ᱪᱮᱧᱡᱽ ᱮᱱ ᱛᱟᱵᱚᱱ ᱜᱮ ᱟᱨ ᱜᱤᱫᱽᱨᱟᱹ ᱠᱚᱦᱚᱸ ᱫᱚᱢᱮ ᱠᱚ ᱠᱩᱥᱤᱭᱟᱜᱼᱟ ᱚᱲᱟᱜ ᱨᱮᱢ ᱵᱮᱱᱟᱣ ᱟᱠᱚ ᱠᱷᱟᱱ ᱫᱚ ᱵᱟᱦᱨᱮ ᱠᱷᱚᱱ ᱠᱤᱨᱤᱧ ᱨᱮᱭᱟᱜ ᱫᱚᱨᱠᱟᱨ ᱦᱚᱸ ᱵᱟᱭ ᱦᱩᱭᱩᱜᱼᱟ ᱟᱨ ᱵᱩᱡᱽ ᱟᱠᱚ ᱡᱮ ᱜᱤᱫᱽᱨᱟᱹ ᱦᱚᱸ ᱵᱟᱝ ᱚᱲᱟᱜ ᱨᱮᱦᱚᱸ ᱵᱚᱱ ᱵᱮᱱᱟᱣ ᱫᱟᱲᱮᱭᱟᱜ ᱠᱟᱱ ᱜᱮᱭᱟ ᱟᱨ ᱵᱟᱭᱨᱮ ᱨᱮᱱᱟᱜ ᱫᱟᱢ ᱱᱚᱣᱟ ᱜᱮ ᱦᱟᱸᱜ ᱟᱭᱢᱟ ᱜᱤᱫᱽᱨᱟᱹ ᱫᱚ ᱵᱤᱥᱮᱥ ᱠᱚᱨᱮ ᱫᱚᱢᱮ ᱠᱚ ᱠᱩᱥᱤᱭᱟᱜᱼᱟ ᱚᱱᱠᱟ ᱵᱚᱱ ᱞᱟᱜᱟᱣ ᱠᱮᱫᱟ ᱡᱚᱛᱚ ᱵᱨᱮᱰ ᱨᱮ ᱚᱱᱠᱟ ᱵᱷᱤᱛᱤᱨ ᱨᱮ ᱟᱹᱞᱩ ᱵᱚᱱ ᱥᱴᱟᱯᱷᱤᱝ ᱠᱮᱫᱟ ᱟᱨ ᱱᱤᱛᱚᱜ ᱫᱚ ᱦᱚᱸᱜᱼᱚ ᱱᱚᱝᱠᱟ ᱠᱟᱛᱮᱫ ᱵᱚᱱ ᱜᱮᱫᱟ ᱛᱤᱱ ᱠᱚᱱᱟ ᱛᱤᱱ ᱠᱚᱱᱟ ᱱᱚᱝᱠᱟ ᱵᱚᱱ ᱜᱮᱫ ᱞᱮᱜᱮ ᱱᱚᱜᱼᱚ ᱱᱚᱝᱠᱟ ᱱᱚᱝᱠᱟ ᱡᱚᱛᱚ ᱵᱚᱱ ᱜᱮᱫ ᱥᱟᱭᱤᱡᱽ ᱠᱮᱫᱟ ᱜᱟᱢᱞᱟ ᱨᱮ ᱵᱮᱥᱚᱱ ᱵᱚᱱ ᱦᱟᱛᱟᱣ ᱠᱮᱫᱟ

ᱛᱷᱚᱲᱟ ᱛᱷᱚᱲᱟ ᱛᱮ ᱫᱟᱜ ᱵᱚᱱ ᱞᱟᱜᱟᱣᱟᱜᱼᱟ ᱢᱚᱴᱟ ᱧᱚᱜ ᱵᱚᱱ ᱜᱩᱞᱟᱹᱣᱟ

ᱱᱚᱜᱼᱚ ᱱᱚᱝᱠᱟ ᱢᱚᱡᱽ ᱚᱠᱚᱡ ᱛᱮᱵᱚᱱ ᱢᱮᱥᱟ ᱠᱮᱫᱟ ᱵᱮᱥᱚᱱ ᱫᱚ ᱢᱚᱡᱽ ᱚᱠᱚᱡ ᱛᱮᱵᱚᱱ ᱯᱷᱮᱴᱟᱣ ᱠᱮᱫᱟ ᱟᱨ ᱱᱚᱜᱼᱚ ᱱᱚᱝᱠᱟ ᱢᱚᱴᱟ ᱧᱚᱜ ᱜᱮᱵᱚᱱ ᱯᱷᱮᱴᱟᱣ ᱠᱟᱫᱟ ᱵᱟᱝᱠᱷᱟᱱ ᱫᱚ ᱚᱱᱟ ᱡᱟᱦᱟᱸ ᱰᱩᱵᱩᱡᱟᱵᱚᱱ ᱵᱮᱥᱚᱱ ᱨᱮ ᱚᱱᱟ ᱡᱮᱱᱚ ᱵᱨᱮᱰ ᱨᱮ ᱡᱮᱱᱚ ᱢᱚᱡᱽ ᱛᱮ ᱞᱟᱴᱷᱮᱜ ᱢᱟ ᱫᱚᱢᱮ ᱯᱟᱛᱞᱟ ᱞᱮᱱᱠᱷᱟᱱ ᱫᱚ ᱵᱟᱭ ᱡᱩᱛᱩᱜᱼᱟ ᱛᱚ ᱦᱚᱸᱜ ᱚᱱᱠᱟ ᱵᱚᱱ ᱯᱷᱮᱴᱟᱣ ᱡᱩᱛ ᱠᱮᱫᱟ ᱢᱚᱡᱽ ᱚᱠᱚᱡ ᱛᱮ ᱠᱚᱨᱦᱟᱭ ᱨᱮ ᱥᱩᱱᱩᱢ ᱮᱢ ᱠᱟᱛᱮ ᱵᱚᱱ ᱞᱚᱞᱚ ᱦᱟᱛᱟᱲ ᱚᱪᱚ ᱟᱠᱟᱫᱟ ᱥᱩᱱᱩᱢ ᱫᱚ ᱮᱠᱫᱚᱢ ᱨᱮᱰᱤ ᱟᱠᱟᱱ ᱛᱟᱵᱚᱱᱟ ᱢᱤᱫᱴᱟᱝ ᱢᱤᱫᱴᱟᱝ ᱠᱟᱛᱮ ᱱᱚᱣᱟ ᱵᱨᱮᱰ ᱡᱟᱦᱟᱸ ᱟᱹᱞᱩ ᱛᱮᱵᱚᱱ ᱥᱴᱟᱯᱷᱤᱝ ᱟᱠᱟᱫᱟ ᱚᱱᱟ ᱵᱚᱱ ᱡᱚᱵᱮᱭᱟ ᱢᱚᱡᱽ ᱚᱠᱚᱡ ᱛᱮᱵᱚᱱ ᱠᱳᱴᱤᱝᱟ ᱡᱚᱛᱚ ᱱᱟᱠᱷᱟ ᱜᱮ ᱟᱫᱚ ᱢᱚᱡᱽ ᱚᱠᱚᱡ ᱛᱮᱵᱚᱱ ᱠᱳᱴᱤᱝ ᱞᱮᱜᱮ ᱟᱨ ᱱᱚᱝᱠᱟ ᱵᱚᱱ ᱡᱚᱵᱮᱭᱟ ᱟᱨ ᱚᱱᱟ ᱠᱚᱨᱦᱟᱭ ᱨᱮᱵᱚᱱ ᱮᱢᱟ ᱠᱷᱟᱸᱡᱚ ᱠᱮᱫᱟ ᱵᱚᱱ ᱢᱤᱫᱴᱟᱝ ᱢᱤᱫᱴᱟᱝ ᱜᱮᱵᱚᱱ ᱵᱷᱟᱡᱟᱭᱟ ᱱᱚᱰᱮ ᱵᱟᱨᱭᱟ ᱫᱚ ᱢᱤᱫ ᱴᱷᱮᱡ ᱞᱟᱴᱷᱮᱭᱮᱱ ᱜᱮ ᱦᱟᱸᱜ ᱚᱱᱠᱟ ᱵᱚᱱ ᱟᱹᱪᱩᱨᱟᱜ ᱠᱟᱱᱟ ᱟᱨ ᱞᱟᱛᱟᱨ ᱱᱟᱠᱷᱟ ᱫᱚ ᱦᱩᱭ ᱠᱟᱱᱟ ᱡᱮᱦᱮᱛᱩ ᱥᱩᱱᱩᱢ ᱫᱚ ᱞᱚᱞᱚ ᱧᱚᱜ ᱞᱮᱱ ᱛᱟᱵᱚᱱᱟ ᱟᱨ ᱦᱟᱱᱟ ᱥᱟᱧ ᱩᱞᱴᱟᱹᱣᱟᱜ ᱠᱟᱱᱟ ᱱᱚᱣᱟ ᱱᱟᱠᱷᱟ ᱫᱚ ᱢᱚᱡᱽ ᱚᱠᱚᱡ ᱛᱮ ᱵᱷᱟᱡᱟᱣ ᱟᱠᱟᱱ ᱛᱟᱵᱚᱱᱟ ᱱᱚᱝᱠᱟ ᱢᱟᱡᱷᱮ ᱢᱚᱡᱽ ᱫᱚᱵᱚᱱ ᱩᱞᱴᱟ ᱯᱟᱞᱴᱟᱣᱟᱜ ᱠᱟᱱᱟ ᱱᱚᱣᱟ ᱫᱚ ᱦᱩᱭ ᱠᱟᱱ ᱛᱟᱵᱚᱱᱟ ᱚᱣᱟᱨ ᱠᱟᱜ ᱠᱟᱱᱟ ᱵᱚᱱ ᱱᱚᱣᱟ ᱯᱞᱮᱴ ᱨᱮᱵᱚᱱ ᱫᱚᱦᱚ ᱠᱟᱫᱟ ᱟᱨᱚ ᱚᱱᱠᱟ ᱜᱮᱵᱚᱱ ᱠᱷᱟᱸᱡᱚ ᱞᱮᱜᱮ ᱟᱨ ᱢᱤᱫᱴᱟᱝ ᱵᱚᱱ ᱠᱷᱟᱸᱡᱚ ᱞᱮᱜᱟ ᱞᱮᱜᱮ ᱡᱮᱱᱚ ᱟᱞᱚ ᱞᱟᱴᱷᱮᱜ ᱢᱟ ᱚᱱᱟ ᱜᱮᱵᱚᱱ ᱪᱮᱥᱴᱟᱭᱮᱫᱟ

ᱱᱚᱣᱟ ᱠᱤᱱ ᱦᱚᱸᱵᱚᱱ ᱟᱬᱜᱚ ᱠᱟᱜ ᱠᱟᱱᱟ ᱡᱚᱛᱚ ᱵᱨᱮᱰ ᱪᱚᱯ ᱵᱷᱟᱡᱟ ᱠᱟᱛᱮ ᱱᱚᱣᱟ ᱛᱷᱟᱹᱨᱤ ᱨᱮᱵᱚᱱ ᱫᱚᱦᱚ ᱦᱟᱛᱟᱲ ᱟᱠᱟᱫᱟ ᱡᱚᱢ ᱞᱟᱹᱜᱤᱫ ᱱᱚᱣᱟ ᱯᱞᱮᱴ ᱨᱮᱵᱚᱱ ᱥᱟᱡᱟᱣ ᱮᱫᱟ ᱡᱚᱛᱚ ᱵᱨᱮᱰ ᱪᱚᱯ ᱱᱚᱣᱟ ᱯᱞᱮᱴ ᱨᱮᱵᱚᱱ ᱫᱚᱦᱚ ᱠᱮᱫᱟ ᱡᱚᱢ ᱞᱟᱹᱜᱤᱫ ᱱᱚᱣᱟ ᱪᱚᱯ ᱫᱚ ᱥᱚᱥ ᱥᱟᱶ ᱵᱚᱱ ᱡᱚᱢᱟ ᱡᱚᱢ ᱞᱟᱹᱜᱤᱫ ᱨᱮᱰᱤᱭᱮᱱ ᱛᱟᱵᱚᱱᱟ ᱛᱮᱦᱮᱧᱟᱜ ᱵᱷᱤᱰᱤᱭᱳ ᱡᱩᱫᱤ ᱯᱮ ᱠᱩᱥᱤ ᱠᱟᱣᱫᱟ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵ ᱛᱟᱵᱚᱱ ᱯᱮ ᱵᱮᱞ ᱟᱭᱠᱚᱱ ᱵᱟᱴᱚᱱ ᱯᱨᱮᱥ ᱫᱚ ᱟᱞᱚᱯᱮ ᱦᱤᱲᱤᱧᱟ